ᱥᱟᱱᱟᱢ ᱠᱚ ᱡᱚᱦᱟᱨ ᱟᱨ ᱛᱮᱦᱮᱧ ᱡᱟᱢᱩᱱᱟ ᱪᱷᱚᱠᱚ ᱨᱮ ᱪᱷᱚᱛᱨᱚᱯᱩᱨ ᱞᱮᱢᱯ ᱯᱟᱦᱴᱟ ᱠᱷᱚᱱ ᱦᱩᱲᱩ ᱠᱤᱨᱤᱧ ᱪᱟᱹᱞᱩ ᱟᱠᱟᱱᱟ ᱱᱚᱣᱟ ᱜᱟᱹᱰ ᱨᱮ ᱞᱩᱴ ᱪᱟᱹᱞᱩ ᱟᱠᱟᱱᱟ ᱥᱟᱱᱟᱢ ᱦᱚᱲ ᱵᱚᱱ ᱧᱮᱞ ᱫᱟᱲᱮᱭᱟᱜ ᱠᱟᱱ ᱜᱮᱭᱟ ᱡᱟᱦᱟᱸ ᱱᱚᱰᱮ ᱡᱟᱦᱟᱸ ᱛᱤᱱᱟᱹᱝ ᱦᱩᱲᱩ ᱦᱮᱡ ᱟᱠᱟᱱᱟ ᱵᱩᱨᱟᱹᱛᱮ ᱱᱚᱣᱟ ᱫᱚ ᱯᱟᱞᱮᱱ ᱟᱵᱚ ᱟᱹᱫᱤᱵᱟᱹᱥᱤ ᱦᱚᱲ ᱠᱚᱣᱟᱜ ᱦᱩᱲᱩ ᱫᱚ ᱵᱟᱝ ᱠᱟᱱᱟ ᱟᱵᱚ ᱴᱷᱮᱱ ᱠᱷᱚᱱ ᱟᱹᱰᱤ ᱠᱚᱢ ᱫᱟᱢ ᱛᱮᱠᱚ ᱠᱤᱨᱤᱧ ᱟᱠᱟᱫᱼᱟ ᱱᱩᱠᱩ ᱵᱮᱯᱟᱨᱤ ᱠᱚ ᱚᱱᱟ ᱟᱹᱜᱩ ᱠᱟᱛᱮᱫ ᱛᱮᱦᱮᱧ ᱩᱱᱠᱩ ᱥᱚᱨᱠᱟᱨᱤ ᱨᱮᱴ ᱛᱮ ᱱᱚᱣᱟ ᱞᱮᱢᱯ ᱡᱟᱦᱟᱸ ᱢᱩᱰᱤ ᱠᱚ ᱱᱟᱦᱟᱜ ᱵᱮᱨᱮᱫ ᱟᱠᱟᱫᱼᱟ ᱚᱱᱟ ᱢᱩᱰᱤ ᱨᱮ ᱛᱮᱦᱮᱧ ᱦᱩᱲᱩ ᱠᱚ ᱮᱢᱮᱫᱼᱟ ᱚᱸᱰᱮ ᱟᱭᱢᱟ ᱜᱚᱴᱟᱝ ᱚᱯᱷᱤᱥᱟᱨ ᱠᱚᱠᱚ ᱦᱮᱡ ᱟᱠᱟᱱᱟ ᱩᱱᱠᱩ ᱫᱚ ᱜᱚᱵᱷᱢᱮᱱᱴ ᱨᱮᱴ ᱛᱮ ᱱᱚᱰᱮ ᱠᱚ ᱟᱹᱠᱷᱨᱤᱧᱮᱫᱼᱟ ᱩᱱᱟᱹᱜ ᱵᱚᱱ ᱧᱮᱞ ᱧᱟᱢᱮᱫᱼᱟ ᱜᱟᱹᱰᱤ ᱠᱚ ᱛᱚ ᱱᱚᱰᱮ ᱠᱷᱚᱱ ᱵᱚᱱ ᱵᱟᱲᱟᱭ ᱫᱟᱲᱮᱭᱟᱜ ᱢᱟ ᱟᱵᱚ ᱴᱷᱮᱱ ᱠᱷᱚᱱ ᱫᱚ ᱟᱹᱰᱤ ᱥᱚᱥᱛᱟ ᱨᱮᱹᱴ ᱛᱮ ᱢᱮᱱᱫᱚ ᱠᱚᱢ ᱨᱮᱹᱴ ᱛᱮ ᱤᱫᱤ ᱠᱟᱛᱮᱫ ᱟᱠᱚ ᱞᱟᱵᱷᱚᱵᱟᱱᱚᱜ ᱠᱟᱱᱟ ᱠᱚ ᱟᱵᱚ ᱟᱹᱫᱤᱵᱟᱹᱥᱤ ᱠᱚ ᱩᱱᱟᱹᱜ ᱥᱤᱠᱠᱷᱤᱛ ᱵᱟᱝ ᱠᱷᱟᱹᱛᱤᱨ ᱛᱮ ᱟᱵᱚ ᱠᱚ ᱮᱲᱮ ᱜᱷᱩᱨᱤᱡᱮᱫ ᱵᱚᱱᱟ ᱜᱚᱵᱷᱢᱮᱱᱴ ᱡᱟᱦᱟᱸᱭ ᱨᱮᱹᱴ ᱠᱟᱜᱼᱟ ᱚᱱᱟ ᱨᱮᱹᱴ ᱛᱮᱫᱚ ᱟᱵᱚ ᱩᱪᱤᱛ ᱨᱮᱹᱴ ᱫᱚ ᱵᱟᱵᱚᱱ ᱧᱟᱢ ᱫᱟᱲᱮᱭᱟᱜ ᱠᱟᱱᱟ ᱪᱮᱫᱟᱜ ᱵᱟᱝᱢᱟ ᱱᱚᱣᱟ ᱡᱟᱦᱟᱸ ᱵᱮᱵᱚᱥᱛᱷᱟ ᱢᱮᱱᱟᱜᱼᱟ ᱟᱵᱚ ᱫᱚ ᱟᱹᱰᱤ ᱦᱩᱠᱠᱟᱹ ᱜᱮ ᱴᱟᱠᱟ ᱠᱟᱹᱣᱰᱤ ᱵᱚᱱ ᱫᱚᱨᱠᱟᱨᱟᱜᱼᱟ ᱵᱮᱯᱟᱨᱤ ᱴᱷᱮᱱ ᱠᱷᱚᱱ ᱯᱩᱭᱥᱟᱹ ᱵᱚᱱ ᱟᱹᱜᱩᱭᱟ ᱟᱨ ᱴᱟᱠᱟ ᱵᱚᱱ ᱟᱹᱜᱩᱭᱮᱫᱼᱟ ᱠᱚᱢ ᱨᱮᱹᱴ ᱛᱮ ᱢᱮᱱᱠᱷᱟᱱ ᱩᱱᱠᱩ ᱚᱱᱟ ᱤᱫᱤ ᱠᱟᱛᱮᱫ ᱟᱵᱚ ᱠᱚᱣᱟᱜ ᱡᱟᱦᱟᱸ ᱱᱟᱦᱟᱜ ᱢᱮᱱᱟᱜᱼᱟ ᱚᱱᱞᱟᱭᱤᱱ ᱟᱵᱚᱣᱟᱜ ᱠᱟᱨᱰ ᱛᱮᱜᱮ ᱟᱨᱦᱚᱸ ᱩᱱᱠᱩ ᱟᱹᱠᱷᱨᱤᱧ ᱠᱟᱛᱮᱫ ᱞᱟᱵᱷᱵᱟᱱᱚᱜ ᱠᱟᱱᱟ ᱠᱚ ᱱᱚᱣᱟ ᱫᱚ ᱟᱵᱚ ᱜᱮ ᱱᱟᱦᱟᱜ ᱪᱟᱱᱥ ᱵᱚᱱ ᱮᱢᱟ ᱠᱚ ᱠᱟᱱᱟ ᱚᱱᱟ ᱤᱫᱤ ᱠᱟᱛᱮᱫ ᱛᱮᱦᱮᱧ ᱩᱱᱠᱩ ᱠᱚ ᱞᱟᱵᱷᱚᱵᱟᱱᱚᱜ ᱠᱟᱱᱟ ᱱᱚᱣᱟ ᱥᱟᱱᱟᱢ ᱦᱚᱲ ᱵᱚᱱ ᱵᱟᱲᱟᱭ ᱜᱮᱭᱟ ᱮᱱᱛᱮ ᱨᱮᱦᱚᱸ ᱪᱮᱫ ᱦᱚᱸ ᱵᱟᱵᱚᱱ ᱪᱤᱠᱟᱹ ᱫᱟᱲᱮᱭᱟᱜ ᱠᱟᱱᱟ ᱟᱵᱚ ᱥᱚᱥᱛᱟ ᱨᱮᱹᱴ ᱨᱮ ᱮᱢ ᱠᱟᱛᱮᱫ ᱟᱠᱚ ᱵᱚᱱ ᱞᱟᱵᱷᱚᱵᱟᱱ ᱦᱚᱪᱚᱭᱮᱫ ᱠᱚᱣᱟ ᱟᱨ ᱱᱚᱣᱟ ᱵᱷᱤᱛᱤᱨ ᱨᱮ ᱡᱟᱦᱟᱸ ᱞᱮᱢᱯ ᱨᱮᱱ ᱡᱟᱦᱟᱸ ᱛᱤᱱᱟᱹᱜ ᱢᱮᱱᱟᱜ ᱠᱚᱣᱟ ᱚᱯᱷᱤᱥᱟᱨ ᱠᱚ ᱩᱱᱠᱩ ᱠᱚ ᱟᱵᱚ ᱠᱚ ᱚᱱᱞᱟᱭᱤᱱ ᱨᱮ ᱵᱟᱠᱚ ᱥᱚᱦᱚᱡᱳᱜᱽ ᱮᱫ ᱵᱚᱱᱟ ᱟᱵᱚ ᱩᱪᱤᱛ ᱨᱮᱹᱴ ᱮᱢ ᱞᱟᱹᱜᱤᱫ ᱵᱟᱠᱚ ᱩᱭᱦᱟᱹᱨᱮᱫᱼᱟ

ᱨᱮ ᱡᱟᱦᱟᱸ ᱧᱮᱞᱚᱜ ᱠᱟᱱᱟ ᱡᱟᱦᱟᱸ ᱛᱤᱱᱟᱹᱜ ᱠᱚ ᱚᱱᱞᱟᱭᱤᱱ ᱠᱟᱜᱼᱟ ᱥᱟᱱᱛᱟᱲ ᱦᱩᱭᱮᱱ ᱟᱨ ᱮᱢᱟᱱ ᱛᱮᱢᱟᱱ ᱡᱟᱹᱛ ᱨᱮᱱ ᱠᱚ ᱦᱩᱭᱮᱱ ᱢᱮᱱᱠᱷᱟᱱ ᱛᱮᱦᱮᱧ ᱫᱚ ᱱᱚᱰᱮ ᱪᱷᱟᱹᱛᱤᱠ ᱜᱮ ᱡᱚᱛᱚ ᱵᱮᱯᱟᱨᱤ ᱜᱮ ᱱᱚᱰᱮ ᱠᱚ ᱫᱩᱲᱩᱵ ᱠᱟᱱᱟ ᱟᱨ ᱨᱟᱡᱽᱱᱤᱛᱤᱜᱱᱚ ᱨᱟᱡᱽᱱᱳᱭᱛᱤᱠᱚ ᱫᱚᱞ ᱨᱮᱱ ᱞᱤᱰᱟᱨ ᱠᱚ ᱫᱩᱲᱩᱵ ᱠᱟᱱᱟ ᱱᱩᱠᱩ ᱟᱠᱚᱣᱟᱜ ᱤᱥᱟᱨᱟ ᱨᱮᱜᱮ ᱱᱚᱣᱟ ᱦᱩᱲᱩ ᱫᱚ ᱠᱤᱨᱤᱧᱚᱜ ᱠᱟᱱᱟ ᱟᱠᱚ ᱨᱮᱱ ᱦᱚᱲ ᱜᱮᱠᱚ ᱟᱹᱠᱷᱨᱤᱧ ᱫᱟᱲᱮᱭᱟᱜ ᱠᱟᱱᱟ ᱟᱵᱚ ᱨᱮᱱ ᱡᱟᱦᱟᱸ ᱛᱤᱱᱟᱹᱜ ᱠᱚ ᱚᱱᱞᱟᱭᱤᱱ ᱠᱟᱜ ᱨᱮᱦᱚᱸ ᱩᱱᱠᱩ ᱥᱩᱡᱳᱜᱽ ᱵᱟᱠᱚ ᱧᱟᱢᱮᱜᱼᱟ ᱥᱟᱱᱟᱢ ᱦᱚᱲ ᱵᱚᱱ ᱵᱟᱲᱟᱭᱟ

ᱜᱚᱲᱚ ᱥᱚᱦᱚᱫ ᱵᱚᱱ ᱮᱢᱟᱜᱼᱟ ᱢᱮᱱᱠᱷᱟᱱ ᱟᱵᱚᱣᱟᱜ ᱦᱚᱸᱠ ᱟᱹᱭᱫᱟᱹᱨᱤ ᱟᱵᱚ ᱵᱚᱱ ᱧᱟᱢ ᱫᱟᱲᱮᱭᱟᱜᱼᱟ ᱟᱵᱚ ᱛᱤᱥ ᱨᱮᱦᱚᱸ ᱟᱵᱚ ᱨᱮᱱ ᱦᱚᱲ ᱵᱟᱝ ᱠᱚ ᱩᱭᱦᱟᱹᱨᱟ ᱡᱮ ᱟᱵᱚ ᱩᱪᱤᱛ ᱨᱮᱹᱴ ᱨᱮ ᱪᱮᱫ ᱞᱮᱠᱟᱨᱮ ᱦᱩᱲᱩ ᱵᱚᱱ ᱟᱹᱠᱷᱨᱤᱧᱟ ᱠᱤ ᱮᱴᱟᱜ ᱦᱚᱲ ᱠᱚ ᱮᱲᱮ ᱵᱷᱩᱲᱤᱭᱮᱫ ᱵᱚᱱᱟ ᱚᱱᱟ ᱨᱮ ᱟᱵᱚ ᱡᱟᱸᱜᱟ ᱫᱟᱨᱟᱢ ᱠᱚᱣᱟ ᱵᱚᱱ ᱱᱚᱣᱟ ᱫᱚ ᱛᱤᱥ ᱦᱚᱸ ᱵᱟᱝ ᱠᱚ ᱩᱭᱦᱟᱹᱨᱟ ᱚᱱᱟᱛᱮ ᱛᱮᱦᱮᱧ ᱟᱵᱚ ᱮᱲᱮ ᱟᱨ ᱮᱲᱮ ᱟᱨ ᱮᱲᱮ ᱵᱷᱩᱲᱩᱡ ᱨᱮᱜᱮ ᱢᱮᱱᱟᱜ ᱵᱚᱱᱟ

ᱵᱚᱱᱫᱚ ᱫᱚ ᱚᱱᱟᱛᱮ ᱥᱟᱱᱟᱢ ᱦᱚᱲ ᱨᱤᱠᱩᱭᱮᱥᱴ ᱛᱟᱦᱮᱱ ᱠᱟᱱᱟ ᱟᱵᱚ ᱡᱩᱫᱤ ᱡᱮ ᱯᱚᱨᱡᱚᱱᱛᱚ ᱟᱵᱚ ᱵᱟᱝᱵᱚᱱ ᱡᱩᱢᱤᱫᱚᱜᱼᱟ ᱟᱵᱚᱣᱟᱜ ᱚᱫᱷᱤᱠᱟᱨ ᱟᱵᱚᱱ ᱵᱟᱵᱚᱱ ᱧᱟᱢ ᱫᱟᱲᱮᱭᱟᱜ ᱜᱮᱭᱟ ᱚᱱᱟᱛᱮ ᱱᱚᱣᱟ ᱪᱮᱱᱮᱞ ᱯᱟᱦᱴᱟ ᱠᱷᱚᱱ ᱤᱧ ᱥᱟᱱᱟᱢ ᱦᱚᱲ ᱠᱚ ᱴᱷᱮᱱ ᱨᱤᱠᱩᱭᱮᱥᱴ ᱛᱟᱦᱮᱱ ᱠᱟᱱᱟ ᱞᱤᱞᱜᱤᱨᱤ ᱢᱩᱞᱩᱠ ᱨᱮᱱ ᱥᱟᱱᱟᱢ ᱦᱚᱲ ᱥᱟᱱᱟᱢ ᱢᱟᱹᱡᱷᱤ ᱢᱟᱯᱟᱡᱤ ᱠᱚ ᱡᱩᱫᱤ ᱵᱚᱱ ᱡᱩᱢᱤᱫᱚᱜᱼᱟ ᱢᱮᱱᱠᱷᱟᱱ ᱟᱵᱚᱣᱟᱜ ᱦᱚᱸᱠ ᱟᱹᱭᱫᱟᱹᱨᱤ ᱟᱵᱚ ᱱᱟᱦᱟᱜ ᱵᱚᱱ ᱧᱟᱢ ᱫᱟᱲᱮᱭᱟᱜᱼᱟ ᱟᱵᱚ ᱜᱚᱵᱷᱢᱮᱱᱴ ᱨᱮᱱᱟᱜ ᱡᱟᱦᱟᱸ ᱥᱟᱦᱟᱡᱽᱡᱚ ᱥᱚᱦᱚᱡᱳᱜᱽ ᱥᱚᱦᱟᱱᱩᱵᱷᱩᱛᱤ ᱩᱪᱤᱛ ᱯᱨᱟᱯᱯᱚ ᱮᱢᱚᱜ ᱠᱟᱱᱟᱭ ᱚᱱᱟ ᱵᱚᱱ ᱧᱟᱢ ᱫᱟᱲᱮᱭᱟᱜᱼᱟ ᱟᱨ ᱵᱟᱝᱠᱷᱟᱱ ᱫᱚ ᱛᱤᱥ ᱨᱮᱦᱚᱸ ᱵᱟᱵᱚᱱ ᱧᱟᱢ ᱫᱟᱲᱮᱭᱟᱜᱼᱟ ᱱᱚᱝᱠᱟ ᱜᱮ ᱡᱟᱦᱟᱸ ᱛᱤᱱᱟᱹᱝ ᱵᱚᱪᱷᱚᱨ ᱵᱚᱱ ᱛᱟᱦᱮᱱᱟ ᱟᱨᱦᱚᱸ ᱟᱨᱦᱚᱸ ᱢᱮᱱᱫᱚ ᱟᱨᱦᱚᱸ ᱯᱟᱸᱪ ᱦᱟᱡᱟᱨ ᱵᱚᱪᱷᱚᱨ ᱦᱟᱹᱨᱤᱡ ᱱᱚᱝᱠᱟ ᱜᱮᱵᱚᱱ ᱛᱟᱦᱮᱱᱟ ᱮᱱ ᱨᱮᱦᱚᱸ ᱟᱵᱚᱱᱟᱜ ᱡᱟᱦᱟᱸ ᱱᱟᱦᱟᱜ ᱧᱮᱞᱚᱜ ᱠᱟᱱᱟ ᱟᱵᱚᱱᱟᱜ ᱟᱵᱚ ᱱᱚᱣᱟ ᱟᱹᱫᱤᱢ ᱠᱷᱮᱨᱣᱟᱲ ᱠᱚᱣᱟᱜ ᱡᱟᱦᱟᱸ ᱳᱭᱛᱤᱦᱟᱥᱤᱠᱚ ᱟᱨ ᱵᱟᱝ ᱟᱵᱚᱱᱟᱜ ᱰᱮᱵᱷᱞᱚᱯ ᱰᱮᱵᱷᱞᱚᱯᱢᱮᱱᱴ ᱫᱚ ᱛᱤᱥ ᱨᱮᱦᱚᱸ ᱵᱟᱝ ᱥᱩᱫᱷᱟᱹᱨᱚᱜᱼᱟ ᱵᱟᱝ ᱟᱹᱨᱩ ᱯᱷᱮᱨᱟᱜᱼᱟ ᱟᱨᱦᱚᱸ ᱯᱟᱸᱪ ᱦᱟᱡᱟᱨ ᱵᱚᱨᱥᱚ ᱱᱚᱝᱠᱟ ᱜᱮᱵᱚᱱ ᱛᱟᱦᱮᱱᱟ ᱮᱱᱛᱮ ᱨᱮᱦᱚᱸ ᱟᱵᱚᱱᱟᱜ ᱰᱮᱵᱷᱞᱚᱯᱢᱮᱱᱴ ᱫᱚ ᱛᱤᱥ ᱦᱚᱸ ᱵᱟᱝ ᱦᱩᱭᱩᱜᱼᱟ ᱜᱚᱵᱷᱢᱮᱱᱴ ᱨᱮ ᱡᱟᱦᱟᱸ ᱛᱤᱱᱟᱹᱜ ᱮ ᱨᱩᱞ ᱨᱮᱦᱚᱸ ᱚᱱᱟ ᱡᱮ ᱯᱚᱨᱡᱚᱱᱛᱚ ᱟᱵᱚ ᱵᱟᱵᱚᱱ ᱢᱮᱫ ᱞᱩᱛᱩᱨᱟᱜᱼᱟ ᱮᱴᱟᱜ ᱦᱚᱲ ᱜᱮ ᱟᱵᱚᱱᱟᱜ ᱯᱷᱟᱭᱫᱟ ᱫᱚᱠᱚ ᱤᱫᱤᱭᱟ ᱱᱚᱣᱟ ᱫᱚ ᱯᱷᱟᱭᱱᱟᱞᱤ ᱠᱟᱛᱷᱟ ᱠᱟᱱᱟ ᱚᱱᱟᱛᱮ ᱥᱟᱱᱟᱢ ᱢᱟᱺᱡᱷᱤ ᱢᱟᱯᱟᱡᱤ ᱠᱚ ᱱᱤᱞᱜᱤᱨᱤ ᱢᱩᱞᱩᱠ ᱥᱟᱶᱛᱮ ᱱᱚᱣᱟ ᱵᱷᱟᱨᱚᱛ ᱫᱤᱥᱚᱢ ᱨᱮ ᱥᱟᱱᱟᱢ ᱢᱟᱺᱡᱷᱤ ᱢᱟᱯᱟᱡᱤ ᱠᱚ ᱱᱮᱦᱚᱨ ᱛᱟᱦᱮᱱ ᱠᱟᱱᱟ ᱵᱷᱟᱨᱚᱛ ᱡᱟᱠᱟᱛ ᱢᱟᱺᱡᱷᱤ ᱢᱟᱯᱟᱡᱤ ᱠᱚ ᱱᱮᱦᱚᱨ ᱛᱟᱦᱮᱱ ᱠᱟᱱᱟ ᱟᱨ ᱱᱚᱣᱟ ᱯᱮᱥᱟ ᱠᱩᱢᱩᱴ ᱨᱮᱱ ᱥᱟᱫᱟᱢ ᱥᱟᱱᱟᱢ ᱟᱹᱜᱩᱣᱟᱱᱫᱟᱨ ᱠᱚ ᱱᱮᱦᱚᱨ ᱛᱟᱦᱮᱱ ᱛᱟᱦᱮᱱ ᱠᱟᱱᱟ ᱟᱵᱚ ᱡᱩᱫᱤ ᱵᱚᱱ ᱢᱮᱫ ᱞᱩᱛᱩᱨᱟᱜᱼᱟ ᱮᱱᱠᱷᱟᱱ ᱟᱵᱚ ᱵᱚᱱ ᱢᱟᱲᱟᱝ ᱥᱮᱱ ᱵᱚᱱ ᱞᱟᱦᱟ ᱫᱟᱲᱮᱭᱟᱜᱼᱟ ᱟᱨ ᱩᱪᱤᱛ ᱯᱨᱟᱯᱭᱚ ᱵᱚᱱ ᱧᱟᱢᱟ ᱟᱨ ᱰᱮᱵᱷᱞᱚᱯᱢᱮᱱᱴ ᱦᱩᱭ ᱫᱟᱲᱮᱭᱟᱜᱼᱟ ᱟᱨ ᱵᱟᱝᱠᱷᱟᱱ ᱫᱚ ᱱᱚᱝᱠᱟ ᱜᱮᱵᱚᱱ ᱟᱵᱚ ᱫᱚᱵᱚᱱ ᱵᱟᱹᱭ ᱵᱟᱹᱭ ᱛᱮᱵᱚᱱ ᱜᱚᱡ ᱟᱫᱚᱜᱼᱟ ᱱᱚᱣᱟ ᱜᱮ ᱯᱷᱟᱭᱱᱟᱞᱤ ᱡᱟᱦᱟᱸ ᱧᱮᱞᱚᱜ ᱠᱟᱱᱟ ᱢᱮᱱᱛᱮ ᱤᱧ ᱯᱟᱦᱴᱟ ᱠᱷᱚᱱᱟᱜ ᱱᱟᱦᱟᱜ ᱪᱮᱱᱮᱞ ᱯᱟᱦᱴᱟ ᱠᱷᱚᱱ ᱤᱧᱟᱹᱜ ᱡᱟᱦᱟᱸ ᱟᱸᱥ ᱟᱨ ᱵᱤᱥᱣᱟᱥ ᱢᱮᱱᱟᱜᱼᱟ ᱚᱱᱟᱛᱮ ᱥᱟᱱᱟᱢ ᱠᱚ ᱱᱮᱦᱚᱨ ᱛᱟᱦᱮᱱ ᱠᱟᱱᱟ ᱱᱚᱣᱟ ᱟᱹᱰᱤ ᱜᱟᱱ ᱵᱚᱱ ᱢᱮᱫ ᱞᱩᱛᱩᱨᱟᱜ ᱢᱟ ᱱᱚᱣᱟ ᱦᱩᱲᱩ ᱚᱠᱟ ᱞᱮᱠᱟᱨᱮ ᱩᱪᱤᱛ ᱯᱨᱟᱯᱭᱚ ᱵᱚᱱ ᱧᱟᱢᱟ ᱩᱪᱤᱛ ᱦᱚᱲ ᱠᱚ ᱧᱟᱢᱟ ᱱᱚᱣᱟ ᱨᱮᱦᱚᱸ ᱱᱚᱣᱟ ᱢᱩᱸᱰᱤ ᱨᱮ ᱫᱩᱲᱩᱵ ᱠᱟᱛᱮ ᱟᱵᱚᱨᱤᱱ ᱦᱚᱲ ᱦᱚᱸ ᱢᱮᱫ ᱞᱩᱛᱩᱨᱟᱜ ᱦᱚᱸ ᱞᱟᱹᱠᱛᱤ ᱢᱮᱱᱟᱜᱼᱟ ᱟᱨ ᱱᱚᱣᱟ ᱫᱚ ᱡᱟᱹᱥᱛᱤ ᱫᱚ ᱵᱟᱹᱧ ᱥᱤᱠᱷᱟᱹᱣ ᱯᱟᱲᱦᱟᱣ ᱵᱚᱱᱟ ᱡᱟᱹᱥᱛᱤ ᱵᱟᱹᱧ ᱜᱟᱞᱚᱪ ᱟᱵᱚᱱᱟ ᱱᱚᱣᱟ ᱠᱚ ᱠᱷᱮᱛᱨᱚ ᱨᱮ ᱡᱟᱦᱟᱸ ᱯᱚᱞᱤᱴᱤᱠᱟᱞ ᱞᱤᱰᱟᱨ ᱠᱚ ᱫᱩᱲᱩᱵ ᱠᱟᱱᱟ ᱚᱱᱟ ᱥᱟᱶᱛᱮ ᱟᱵᱚᱨᱤᱱ ᱢᱟᱺᱡᱷᱤ ᱢᱟᱯᱟᱡᱤ ᱠᱚ ᱟᱹᱛᱩ ᱯᱤᱪᱷᱤ ᱩᱱᱠᱩ ᱦᱚᱸ ᱫᱩᱲᱩᱵ ᱨᱮᱱᱟᱜ ᱞᱟᱹᱠᱛᱤ ᱢᱮᱱᱟᱜᱼᱟ ᱮᱸᱰᱮᱭᱟᱱᱟᱜ ᱟᱵᱚ ᱨᱮᱱ ᱦᱚᱲ ᱩᱪᱤᱛ ᱯᱨᱟᱯᱛᱤ ᱠᱚ ᱧᱟᱢ ᱫᱟᱲᱮᱭᱟᱜᱼᱟ ᱱᱚᱣᱟ ᱜᱮ ᱤᱧᱟᱹᱜ ᱯᱷᱟᱭᱱᱟᱞᱤ ᱞᱟᱥᱴ ᱨᱤᱠᱩᱭᱮᱥᱴ ᱛᱤᱧ ᱛᱟᱦᱮᱱ ᱠᱟᱱᱟ ᱡᱟᱹᱥᱛᱤ ᱢᱟ ᱵᱟᱝ ᱢᱮᱱ ᱠᱟᱛᱮᱫ ᱱᱚᱰᱮ ᱜᱮ ᱱᱟᱦᱟᱜ ᱤᱧᱟᱹᱜ ᱱᱚᱣᱟ ᱱᱤᱭᱩᱡᱽ ᱟᱨ ᱵᱟᱝ ᱜᱟᱞᱚᱪ ᱟᱨ ᱵᱟᱝ ᱨᱤᱠᱩᱭᱮᱥᱴ ᱛᱟᱦᱮᱱ ᱠᱟᱱᱟ ᱢᱟ ᱛᱚᱵᱮ ᱥᱟᱱᱟᱢ ᱠᱚ ᱢᱩᱪᱟᱹᱫ ᱨᱮ ᱡᱚᱦᱟᱨ